ᱡᱤᱭᱟᱹᱲ ᱜᱮ ᱧᱮᱞᱚᱜ ᱠᱟᱱᱟ ᱟᱨ ᱱᱩᱠᱩ ᱪᱮᱬᱮ ᱫᱟᱜ ᱧᱩᱨᱩᱭᱮᱱ ᱠᱷᱟᱱ ᱩᱢᱩᱞ ᱞᱟᱹᱜᱤᱫ ᱠᱚ ᱦᱟᱸᱰᱮ ᱱᱟᱰᱮᱜ ᱠᱟᱱᱟ ᱦᱟᱹᱱᱤ ᱢᱤᱫᱴᱟᱝ ᱦᱟᱸᱰᱮ ᱟᱵᱚᱜ ᱠᱟᱱᱟᱭ ᱱᱤᱛᱚᱜ ᱫᱚᱠᱚ ᱯᱟᱱᱛᱮ ᱯᱟᱱᱛᱮᱜ ᱠᱟᱱᱟ ᱟᱯᱟᱫ ᱟᱠᱟᱱᱟ ᱠᱚ ᱫᱟᱜ ᱧᱩᱨᱮᱱ ᱠᱷᱟᱱ ᱠᱚ ᱦᱟᱱᱛᱮ ᱱᱟᱛᱮᱭᱮᱱᱟ ᱟᱹᱰᱤ ᱢᱤᱫᱴᱟᱝ ᱨᱩ ᱯᱟᱨᱚᱢᱮᱱᱟ ᱦᱟᱱᱮ ᱦᱟᱸᱰᱮ ᱟᱵ ᱮᱱᱟᱭ ᱮᱠᱫᱚᱢ ᱰᱩᱵᱩᱭ ᱨᱮ ᱫᱩᱲᱩᱵ ᱟᱠᱟᱱᱟᱭ ᱞᱟᱯᱟᱞᱩᱯᱩ ᱦᱮᱡ ᱮᱱᱛᱮ ᱩᱱᱠᱩ ᱦᱟᱱᱛᱮ ᱱᱟᱛᱮᱜ ᱠᱟᱱᱟ ᱠᱚ ᱨᱮᱭᱟᱲ ᱜᱮ ᱦᱚᱭ ᱵᱩᱡᱷᱟᱹᱜ ᱠᱟᱱᱟ ᱥᱤᱨᱤᱥ ᱫᱟᱨᱮ ᱪᱮᱫᱠᱟ ᱟᱹᱨᱩᱵ ᱟᱬᱜᱚ ᱟᱠᱟᱱᱟ ᱠᱷᱮᱞ ᱠᱟᱱᱟ ᱠᱚ ᱪᱮᱫᱠᱟ ᱯᱷᱩᱨᱛᱤ ᱠᱚ ᱵᱩᱡᱷᱟᱹᱣ ᱠᱮᱫᱟ ᱨᱮᱭᱟᱲ ᱫᱷᱟᱨᱟ ᱠᱚ ᱵᱩᱡᱷᱟᱹᱣ ᱠᱮᱫᱟ ᱯᱟᱞᱮᱱ ᱦᱟᱹᱱᱤ ᱢᱟᱫ ᱰᱚᱜᱽ ᱨᱮ ᱤᱭᱟᱹᱭᱮᱱᱟᱭ ᱟᱵ ᱮᱱᱟᱭ ᱦᱟᱱᱛᱮ ᱠᱚ ᱦᱩᱭ ᱪᱷᱩᱴᱟᱹᱣ ᱠᱟᱱᱟ ᱩᱱᱤ ᱦᱚᱸᱭ ᱟᱫ ᱟᱠᱟᱱᱟ ᱯᱟᱞᱮᱱ ᱱᱩᱠᱩ ᱫᱚ ᱪᱤᱞᱤ ᱪᱮᱬᱮ ᱪᱚᱠᱚ ᱢᱮᱛᱟ ᱠᱚᱣᱟ ᱪᱩᱯᱤ ᱪᱟᱭᱞᱚᱢ ᱛᱟᱠᱚ ᱤᱭᱟᱹ